ᱡᱚᱦᱟᱨ ᱜᱮ ᱜᱟᱛᱮ ᱠᱚ ᱛᱤᱧ ᱟᱨᱦᱚᱸ ᱥᱮᱴᱮᱨᱮᱱ ᱛᱟᱵᱚᱱᱟᱹᱧ ᱥᱟᱱᱟᱢ ᱠᱚ ᱛᱟᱞᱟᱨᱮ ᱦᱮᱸ ᱡᱟᱹᱨᱩᱲ ᱠᱟᱛᱷᱟ ᱫᱚ ᱱᱚᱝᱠᱟᱭᱮᱱᱟ ᱵᱚᱞᱮ ᱥᱟᱱᱛᱟᱞ ᱫᱚ ᱱᱩᱱᱟᱹᱜ ᱥᱚᱨᱚᱥ ᱡᱟᱹᱛ ᱠᱟᱱᱟ ᱵᱚᱱ ᱱᱩᱱᱟᱹᱜ ᱱᱟᱯᱟᱭ ᱡᱟᱹᱛ ᱠᱟᱱᱟ ᱵᱚᱱ ᱵᱚᱞᱮ ᱵᱤᱫᱽᱫᱟᱥᱟᱜᱚᱨ ᱦᱚᱸ ᱟᱵᱚ ᱴᱷᱮᱱ ᱠᱷᱚᱱ ᱜᱮ ᱥᱤᱠᱷᱱᱟᱹᱛ ᱦᱟᱛᱟᱣ ᱠᱟᱛᱮᱫ ᱵᱤᱫᱷᱚᱵᱟ ᱵᱤᱵᱟᱦᱚ ᱯᱨᱚᱛᱷᱟ ᱵᱚᱞᱮ ᱮᱠᱫᱚᱢᱮ ᱪᱟᱹᱞᱩ ᱠᱮᱫᱟ ᱢᱮᱱᱠᱷᱟᱱ ᱟᱵᱚ ᱴᱷᱮᱱ ᱠᱷᱚᱱ ᱟᱨ ᱪᱤᱞᱤ ᱠᱚ ᱢᱮᱛᱟᱭ ᱠᱟᱱᱟ ᱨᱚᱵᱤᱱᱫᱨᱚᱱᱟᱛᱷ ᱴᱷᱟᱠᱩᱨ ᱵᱤᱥᱥᱚ ᱠᱚᱵᱤ ᱩᱱᱤ ᱦᱚᱸ ᱥᱟᱱᱛᱟᱞᱟᱜ ᱟᱹᱨᱤᱪᱟᱹᱞᱤ ᱧᱮᱞ ᱛᱮᱜᱮ ᱟᱭᱢᱟ ᱠᱟᱛᱷᱟᱭ ᱚᱞ ᱨᱟᱠᱟᱵ ᱠᱮᱫᱟ ᱩᱱᱤ ᱦᱚᱸ ᱮᱠᱫᱚᱢ ᱢᱟᱱᱮ ᱵᱤᱥᱥᱚ ᱨᱮ ᱵᱚᱞᱮ ᱱᱟᱢ ᱰᱟᱠ ᱮ ᱦᱩᱭ ᱩᱛᱟᱹᱨ ᱮᱱᱟ ᱟᱨ ᱨᱟᱡᱟ ᱨᱟᱢ ᱢᱚᱦᱚᱱ ᱨᱟᱭ ᱦᱚᱸ ᱛᱚ ᱥᱚᱛᱤ ᱫᱟᱦᱚ ᱯᱨᱚᱛᱷᱟ ᱩᱱᱤ ᱦᱚᱸ ᱟᱵᱚᱣᱟᱜ ᱧᱮᱞ ᱛᱮᱜᱮ ᱚᱠᱟ ᱠᱟᱞ ᱨᱮᱦᱚᱸ ᱥᱟᱱᱛᱟᱞ ᱠᱚᱫᱚ ᱵᱟᱵᱟ ᱦᱚᱲᱮ ᱜᱚᱡ ᱞᱮᱱᱠᱷᱟᱱ ᱡᱮ ᱟᱭᱳ ᱦᱚᱲ ᱠᱚ ᱨᱟᱯᱟᱜᱮᱭᱟ ᱵᱟᱹᱱᱩᱜᱼᱟ ᱟᱫᱚ ᱟᱵᱚᱣᱟᱜ ᱧᱮᱞ ᱠᱟᱛᱮ ᱠᱚ ᱪᱮᱫ ᱠᱮᱫᱟ ᱟᱨ ᱩᱱᱠᱩ ᱟᱠᱚ ᱛᱟᱞᱟ ᱨᱮ ᱵᱚᱞᱮ ᱩᱱᱤ ᱫᱚ ᱟᱹᱠᱤᱞᱟᱱ ᱦᱚᱲᱮ ᱞᱮᱠᱷᱟᱭᱮᱱᱟ ᱟᱨ ᱟᱵᱚ ᱢᱟ ᱟᱹᱰᱤ ᱫᱤᱱ ᱠᱷᱚᱱ ᱜᱮ ᱨᱟᱺᱰᱤ ᱦᱚᱲ ᱢᱟᱵᱚᱱ ᱫᱚᱦᱚᱭᱮᱫ ᱠᱚ ᱨᱟᱺᱰᱤ ᱠᱩᱲᱤ ᱢᱟᱵᱚᱱ ᱵᱟᱯᱞᱟᱭᱮᱫ ᱠᱚᱜᱮ ᱵᱤᱫᱷᱚᱵᱟ ᱵᱤᱵᱟᱦᱚ ᱫᱚ ᱪᱮᱫ ᱟᱨ ᱢᱤᱫᱴᱮᱱ ᱥᱤᱱᱫᱩᱨ ᱫᱚ ᱵᱟᱵᱟ ᱦᱚᱲ ᱨᱮᱭᱟᱜ ᱪᱤᱱᱦᱟᱹ ᱠᱟᱱᱟ ᱵᱚᱞᱮ ᱥᱤᱱᱫᱩᱨ ᱛᱟᱦᱮᱸ ᱞᱮᱱᱠᱷᱟᱱ ᱵᱟᱵᱟ ᱦᱚᱲ ᱢᱮᱱᱟᱭ ᱛᱟᱭᱟ ᱟᱨ ᱵᱟᱵᱟ ᱦᱚᱲᱮ ᱵᱟᱹᱲᱤᱡ ᱞᱮᱱᱠᱷᱟᱱ ᱥᱤᱱᱫᱩᱨ ᱢᱟ ᱚᱪᱚᱜᱚᱜ ᱨᱟᱺᱰᱤ ᱮᱱᱟᱭ ᱥᱤᱱᱫᱩᱨ ᱵᱟᱹᱱᱩᱜᱼᱟ ᱛᱟᱨ ᱢᱟᱱᱮ ᱩᱱᱤ ᱫᱚ ᱡᱟᱶᱟᱭ ᱫᱟᱲᱮᱭᱟᱜᱼᱟᱭ ᱚᱱᱟ ᱫᱚ ᱟᱵᱚᱣᱟᱜ ᱫᱚ ᱞᱟᱦᱟ ᱠᱷᱚᱱ ᱜᱮ ᱪᱟᱞᱟᱜ ᱠᱟᱱᱟ ᱟᱵᱚᱣᱟᱜ ᱧᱮᱞ ᱛᱮᱜᱮ ᱱᱩᱠᱩ ᱥᱤᱠᱷᱱᱟᱹᱛ ᱠᱚ ᱦᱟᱛᱟᱣ ᱮᱫᱟ ᱪᱮᱫ ᱛᱮᱫ ᱠᱚ ᱵᱟᱰᱟᱭᱟ ᱩᱱᱠᱩ ᱫᱚ ᱧᱮᱞ ᱟᱵᱚᱱ ᱱᱤᱛᱚᱜ ᱦᱚᱸ ᱵᱷᱟᱨᱚᱛ ᱫᱤᱥᱚᱢ ᱨᱮ ᱩᱱᱠᱩ ᱡᱟᱹᱛ ᱛᱟᱞᱟ ᱨᱮ ᱟᱹᱰᱤ ᱟᱭᱢᱟ ᱡᱟᱜᱟ ᱨᱮ ᱚᱥᱟᱱᱛᱤ ᱠᱚ ᱡᱟᱱᱟᱢ ᱮᱫᱟ᱾ ᱠᱚᱛᱛᱚ, ᱞᱟᱹᱲᱦᱟᱹᱭ ᱛᱟᱯᱟᱢ, ᱡᱷᱚᱜᱽᱲᱟ ᱡᱷᱟᱹᱴᱤ ᱡᱚᱛᱚ ᱠᱤᱪᱷᱩ ᱫᱚ ᱩᱱᱠᱩ ᱠᱚ ᱥᱩᱨᱩᱣᱟᱛ ᱮᱫᱟ᱾ ᱟᱨ ᱟᱵᱚ ᱫᱚ ᱱᱩᱱᱟᱹᱜ ᱱᱟᱯᱟᱭ ᱡᱟᱹᱛ ᱠᱟᱱᱟ ᱵᱚᱱ ᱵᱚᱞᱮ ᱟᱵᱚ ᱠᱷᱟᱹᱛᱤᱨ ᱛᱮ ᱚᱠᱟᱴᱟᱜ ᱜᱮ ᱦᱚᱸ ᱥᱚᱢᱚᱥᱥᱟ ᱚᱠᱚᱭᱟᱜ ᱦᱚᱸ ᱵᱟᱝ ᱦᱩᱭ ᱟᱠᱟᱱᱟ᱾ ᱵᱟᱝ ᱫᱚ ᱡᱟᱦᱟᱸᱭ ᱵᱤᱨ ᱵᱩᱨᱩ ᱵᱚᱱ ᱨᱮᱡ ᱮᱫ ᱠᱚ ᱵᱚᱨᱚᱝ ᱟᱵᱚ ᱵᱚᱱ ᱨᱮᱡ ᱚᱪᱚᱜ ᱠᱟᱱᱟ᱾ ᱦᱮᱸ ᱟᱵᱚ ᱫᱚ ᱵᱚᱞᱮ ᱱᱩᱱᱟᱹᱜ ᱢᱚᱡᱽ ᱦᱚᱲ ᱠᱟᱱᱟ ᱵᱚᱱ ᱱᱚᱣᱟ ᱫᱷᱟᱹᱨᱛᱤ ᱨᱮ ᱵᱚᱞᱮ ᱪᱮᱫ ᱠᱚ ᱢᱮᱱ ᱞᱮᱠᱟ ᱥᱟᱱᱛᱚ ᱯᱨᱚᱠᱨᱤᱛᱤᱨ ᱢᱟᱱᱩᱥ ᱮᱠᱫᱚᱢ ᱵᱚᱞᱮ ᱟᱹᱰᱤ ᱱᱟᱭ ᱱᱟᱯᱟᱭ ᱢᱟᱱᱣᱟ ᱫᱚ ᱥᱟᱱᱛᱟᱞ ᱠᱟᱱᱟ ᱵᱚᱱ ᱛᱚᱵᱮ ᱟᱹᱠᱤᱞᱟᱱ ᱠᱚᱦᱚᱸ ᱠᱟᱱᱟ ᱵᱚᱱ ᱟᱵᱚ ᱫᱚ ᱦᱚᱲ ᱠᱚ ᱥᱚᱸᱜᱮ ᱵᱟᱵᱚᱱ ᱡᱷᱟᱢᱞᱟᱜᱼᱟ ᱟᱨ ᱡᱟᱦᱟᱸᱭ ᱡᱷᱟᱢᱞᱟ ᱨᱮ ᱵᱟᱵᱚᱱ ᱯᱷᱮᱞᱟᱣ ᱠᱚᱣᱟ ᱱᱩᱱᱟᱹᱜ ᱱᱟᱯᱟᱭ ᱡᱟᱹᱛ ᱠᱟᱱᱟ ᱵᱚᱱ ᱟᱫᱚ ᱛᱮᱦᱮᱧᱟᱜ ᱫᱤᱱ ᱨᱮᱫᱚ ᱚᱠᱚᱭ ᱵᱚᱫᱢᱟᱥ ᱨᱮᱱ ᱦᱟᱰᱟ ᱠᱟᱱᱟ ᱠᱚ ᱩᱱᱠᱩ ᱜᱮ ᱥᱚᱢᱚᱨᱛᱷᱚᱱ ᱠᱚ ᱧᱟᱢᱟ ᱵᱷᱳᱴ ᱠᱚ ᱧᱟᱢᱟ ᱡᱚᱛᱚ ᱠᱤᱪᱷᱩ ᱠᱚ ᱧᱟᱢᱟ ᱵᱷᱟᱹᱜᱤ ᱦᱚᱲ ᱠᱚ ᱞᱟᱹᱜᱤᱫ ᱫᱩᱱᱤᱭᱟᱹ ᱫᱚ ᱵᱟᱝ ᱠᱟᱱᱟ ᱚᱱᱟ ᱞᱮᱠᱟ ᱛᱮᱜᱮ ᱥᱟᱱᱛᱟᱲ ᱠᱚᱫᱚ ᱵᱷᱟᱹᱜᱤ ᱡᱟᱭᱜᱟ ᱨᱮᱫᱚ ᱵᱟᱵᱚᱱ ᱯᱳᱣᱪᱷᱟᱣ ᱫᱟᱲᱮᱭᱟᱜ ᱠᱟᱱᱟ ᱪᱮᱫᱟᱜ ᱡᱮ ᱵᱚᱫᱢᱟᱥ ᱦᱚᱲ ᱠᱚᱣᱟᱜ ᱠᱟᱱᱟ ᱟᱨ ᱩᱱᱠᱩ ᱵᱚᱫᱢᱟᱥ ᱦᱚᱲ ᱠᱚ ᱨᱟᱡᱽ ᱯᱟᱴ ᱠᱚ ᱪᱟᱞᱟᱣ ᱮᱫᱟ ᱚᱠᱟ ᱦᱤᱞᱳᱜ ᱟᱵᱚᱣᱟᱜ ᱯᱟᱨᱞᱟ ᱨᱮ ᱟᱵᱚᱣᱟᱜ ᱛᱤ ᱨᱮ ᱡᱩᱫᱤ ᱱᱚᱣᱟ ᱵᱷᱟᱨᱚᱛ ᱫᱤᱥᱚᱢ ᱦᱤᱡᱩᱜᱼᱟ ᱵᱟᱝ ᱥᱮᱭ ᱥᱮᱫᱟᱭ ᱨᱮᱭᱟᱜ ᱠᱟᱛᱷᱟ ᱠᱚ ᱞᱟᱹᱭᱮᱫ ᱠᱟᱱ ᱢᱚᱦᱮᱱᱡᱚᱫᱟᱲᱳ ᱥᱚᱵᱵᱷᱚᱛᱟ ᱢᱟᱹᱡᱷᱤ ᱫᱟᱲᱮ ᱥᱚᱵᱵᱷᱚᱛᱟ ᱦᱤᱡᱩᱜᱼᱟ ᱟᱨ ᱪᱮᱫ ᱠᱚ ᱢᱮᱱ ᱮᱫᱟ ᱱᱟᱞᱚᱱᱫᱟ ᱵᱤᱥᱥᱚ ᱵᱤᱫᱽᱫᱟᱞᱚᱭ ᱵᱷᱟᱨᱚᱛ ᱫᱤᱥᱚᱢ ᱨᱮ ᱛᱟᱦᱮᱸ ᱠᱟᱱᱟ ᱚᱱᱠᱟᱱᱟᱜ ᱦᱤᱡᱩᱜᱚᱜᱼᱟ ᱪᱮᱫᱟᱜ ᱡᱮ ᱥᱚᱨᱵᱚ ᱥᱨᱮᱥᱴᱷᱚ ᱟᱹᱠᱤᱞ ᱨᱮᱭᱟᱜ ᱜᱩᱱᱟᱵᱚᱞᱤ ᱢᱟᱹᱱ ᱫᱚ ᱟᱵᱚ ᱛᱟᱞᱟ ᱨᱮᱜᱮ ᱢᱮᱱᱟᱜᱼᱟ ᱩᱱᱠᱩ ᱴᱷᱮᱱ ᱫᱚ ᱵᱟᱝ ᱵᱩᱡᱷᱟᱹᱣ ᱩᱱᱠᱩ ᱢᱟ ᱚᱱᱮ ᱠᱚ ᱢᱮᱱᱮᱫ ᱠᱟᱱ ᱞᱮᱠᱟ ᱡᱚᱛᱚ ᱨᱟᱡᱽᱱᱳᱭᱛᱤᱠ ᱥᱚᱝᱜᱚᱴᱷᱚᱱ ᱩᱱᱠᱩ ᱠᱚ ᱮᱦᱚᱵ ᱠᱮᱫᱟ ᱟᱨ ᱢᱤᱴᱤᱝ ᱢᱤᱪᱷᱤᱞ ᱰᱟᱦᱟᱨ ᱨᱮᱠᱚ ᱚᱰᱚᱠ ᱵᱚᱱᱟ ᱟᱨ ᱠᱚ ᱢᱮᱱᱟ ᱞᱚᱲᱟᱭ ᱞᱚᱲᱟᱭ ᱞᱚᱲᱟᱭ ᱪᱟᱭ ᱟᱨᱮ ᱰᱟᱦᱟᱨ ᱨᱮ ᱩᱱᱠᱩ ᱦᱚᱸ ᱞᱟᱹᱲᱦᱟᱹᱭᱚᱜ ᱞᱟᱹᱜᱤᱫ ᱠᱚ ᱚᱰᱚᱠ ᱵᱚᱱᱟ ᱟᱨ ᱥᱮᱛᱟ ᱦᱚᱸ ᱰᱟᱦᱟᱨ ᱨᱮᱠᱚ ᱞᱟᱹᱲᱦᱟᱹᱭᱚᱜᱼᱟ ᱟᱫᱚ ᱪᱮᱫ ᱩᱱᱠᱩ ᱫᱚ ᱛᱮᱦᱮᱧ ᱫᱷᱟᱹᱨᱤᱡ ᱟᱢ ᱫᱚ ᱡᱷᱟᱱᱰᱟ ᱜᱚᱜ ᱠᱟᱛᱮ ᱩᱱᱠᱩ ᱥᱟᱶᱛᱮ ᱪᱟᱞᱟᱜ ᱢᱮ ᱟᱨ ᱥᱮᱛᱟ ᱢᱟ ᱟᱠᱚᱣᱟᱜ ᱪᱟᱱᱵᱚᱞ ᱜᱚᱜ ᱠᱟᱛᱮ ᱜᱮ ᱛᱟᱭᱚᱢ ᱥᱮᱫ ᱛᱮᱠᱚ ᱪᱟᱞᱟᱜ ᱠᱟᱱᱟ ᱟᱨ ᱠᱚ ᱞᱟᱹᱲᱦᱟᱹᱭᱚᱜ ᱠᱟᱱᱟ ᱪᱮᱫ ᱛᱮᱫ ᱩᱱᱠᱩ ᱫᱚ ᱵᱩᱡᱽ ᱥᱩᱡᱽ ᱢᱮᱱᱟᱜ ᱛᱟᱠᱚᱣᱟ ᱚᱱᱟᱛᱮᱧ ᱢᱮᱱ ᱠᱮᱭᱟ ᱥᱟᱱᱛᱟᱲ ᱵᱚᱭᱦᱟ ᱠᱚ ᱢᱟ ᱟᱹᱰᱤ ᱩᱥᱟᱹᱨᱟ ᱜᱮ ᱟᱞᱚᱯᱮ ᱵᱤᱞᱚᱢ ᱛᱟᱵᱚᱱᱟ ᱛᱚᱵᱮ ᱢᱤᱫ ᱡᱚᱴᱚᱜ ᱦᱩᱭᱩᱜᱼᱟ ᱟᱞᱚᱯᱮ ᱫᱚᱞᱟ ᱫᱚᱞᱤᱜ ᱛᱟᱵᱚᱱᱟ ᱟᱞᱚᱯᱮ ᱦᱤᱥᱠᱟᱹᱜ ᱛᱟᱵᱚᱱᱟ ᱟᱞᱚᱯᱮ ᱮᱫᱽᱨᱮᱜ ᱛᱟᱵᱚᱱᱟ ᱡᱟᱦᱟᱸᱭ ᱵᱚᱭᱦᱟᱭ ᱵᱟᱹᱲᱤᱡᱟ ᱡᱟᱦᱟᱸᱭ ᱢᱤᱥᱨᱟᱭ ᱵᱟᱹᱲᱤᱡᱟ ᱜᱚᱨᱟᱥᱮ ᱦᱩᱭᱩᱜᱼᱟ ᱟᱹᱜᱩᱭᱮ ᱦᱩᱭᱩᱜᱼᱟ ᱦᱮᱸ ᱱᱚᱝᱠᱟᱱ ᱠᱟᱛᱷᱟ ᱠᱟᱱᱟ ᱡᱮ ᱵᱟᱝᱢᱟ ᱥᱟᱨᱚ ᱢᱟᱹᱭ ᱫᱚ ᱟᱵᱚᱨᱮᱱ ᱢᱚᱦᱟ ᱵᱤᱨ ᱯᱩᱨᱩᱥ ᱵᱤᱨ ᱡᱳᱫᱽᱫᱷᱟ ᱨᱟᱡᱟᱭ ᱵᱷᱤᱸᱫᱟᱹᱲ ᱠᱮᱫᱮᱭᱟ ᱛᱚᱵᱮ ᱩᱱᱤ ᱫᱚ ᱮᱴᱟᱜ ᱡᱟᱹᱛ ᱨᱮᱱ ᱠᱟᱱᱟᱭ ᱦᱮᱸ ᱛᱚ ᱟᱵᱚ ᱡᱟᱹᱛ ᱨᱮᱱ ᱠᱩᱲᱤ ᱦᱚᱸ ᱠᱚ ᱡᱟᱶᱟᱭᱚᱜ ᱠᱟᱱᱟ ᱮᱴᱟᱜ ᱡᱟᱹᱛ ᱠᱚ ᱪᱮᱫ ᱠᱚ ᱵᱷᱤᱸᱫᱟᱹᱲ ᱠᱚᱣᱟ ᱩᱱᱠᱩ ᱠᱚ ᱪᱟᱞᱟᱣ ᱩᱛᱟᱹᱨᱚᱜ ᱠᱟᱱ ᱛᱟᱦᱚᱞᱮ ᱪᱤᱠᱟᱹᱜ ᱠᱟᱱᱟ ᱟᱵᱚᱣᱟᱜ ᱥᱚᱢᱟᱡᱽ ᱜᱮ ᱵᱷᱤᱸᱫᱟᱹᱲᱚᱜ ᱠᱟᱱᱟ ᱟᱫᱚ ᱚᱱᱟᱛᱮ ᱠᱩᱲᱤ ᱛᱤᱨᱞᱟᱹ ᱦᱚᱯᱚᱱ ᱠᱚᱦᱚᱸ ᱟᱹᱰᱤ ᱥᱟᱵᱫᱷᱟᱱ ᱮᱴᱟᱜ ᱡᱟᱹᱛ ᱠᱚᱴᱷᱮᱱ ᱟᱞᱚ ᱯᱮ ᱪᱟᱞᱟᱜ ᱛᱟᱵᱚᱱᱟ ᱟᱨ ᱠᱚᱲᱟ ᱦᱚᱯᱚᱱ ᱠᱚᱦᱚᱸ ᱮᱴᱟᱜ ᱡᱟᱹᱛ ᱨᱮᱱ ᱠᱩᱲᱤ ᱠᱚᱴᱷᱮᱱ ᱫᱚ ᱟᱞᱚ ᱯᱮ ᱪᱟᱞᱟᱜ ᱛᱟᱵᱚᱱᱟ ᱦᱮᱸ ᱟᱨ ᱟᱵᱚᱣᱟᱜ ᱥᱚᱢᱟᱡᱽ ᱵᱟᱧᱪᱟᱣ ᱞᱟᱹᱜᱤᱫ ᱡᱚᱛᱚ ᱦᱚᱲᱟᱜ ᱫᱟᱭᱤᱛᱛᱚ ᱠᱟᱹᱢᱤ ᱠᱟᱱ ᱛᱟᱵᱚᱱᱟ ᱟᱵᱚ ᱟᱵᱚ ᱛᱟᱞᱟ ᱨᱮ ᱮᱯᱤᱨ ᱦᱮᱸᱰᱤ ᱵᱟᱝ ᱛᱟᱦᱮᱸ ᱠᱟᱛᱮ ᱟᱨ ᱟᱵᱚᱣᱟᱜ ᱢᱤᱫ ᱵᱟᱨ ᱜᱩᱯᱛᱚ ᱠᱟᱛᱷᱟ ᱠᱚ ᱮᱴᱟᱜ ᱡᱟᱹᱛ ᱠᱚ ᱴᱷᱮᱱ ᱟᱞᱚ ᱯᱮ ᱥᱮᱭᱟᱨ ᱛᱟᱵᱚᱱᱟ ᱫᱟᱭᱟ ᱠᱟᱛᱮ᱾ ᱟᱹᱰᱤ ᱟᱭᱢᱟ ᱚᱠᱛᱮ ᱨᱮ ᱧᱮᱞᱚᱜ ᱠᱟᱱᱟ ᱵᱟᱹᱲᱤᱡ ᱠᱟᱛᱷᱟ ᱠᱚ ᱵᱚᱱ ᱪᱮᱫ ᱟᱠᱚ ᱠᱟᱱᱟ ᱟᱨ ᱩᱱᱠᱩ ᱵᱟᱹᱲᱤᱡ ᱠᱟᱛᱷᱟ ᱨᱚᱲ ᱠᱟᱛᱮ ᱯᱷᱮᱥᱵᱩᱠ ᱨᱮ ᱭᱩᱴᱩᱵᱽ ᱨᱮ ᱵᱷᱤᱰᱤᱭᱳ ᱠᱚ ᱟᱯᱞᱳᱰ ᱮᱫ ᱠᱟᱱᱟ ᱟᱨ ᱵᱟᱡᱮ ᱵᱟᱡᱮ ᱠᱟᱛᱷᱟ ᱨᱚᱲ ᱫᱟᱠᱚ ᱟᱨ ᱵᱟᱡᱮ ᱵᱟᱡᱮ ᱪᱷᱚᱵᱤ ᱠᱚ ᱧᱮᱞ ᱚᱪᱚᱭᱮᱫ ᱠᱟᱱᱟ᱾ ᱟᱫᱚ ᱚᱱᱟ ᱛᱮᱧ ᱢᱮᱱ ᱠᱮᱭᱟ ᱟᱭᱢᱟ ᱫᱚ ᱯᱷᱮᱠ ᱯᱷᱮᱠᱮᱥᱴᱤ ᱥᱟᱨᱴᱤᱯᱷᱤᱠᱮᱴ ᱡᱮᱢᱚᱱ ᱩᱰᱩᱠ ᱟᱠᱟᱱ ᱩᱱᱠᱩᱣᱟᱜ ᱛᱤ ᱨᱮ ᱢᱮᱱᱟᱜ ᱪᱟᱹᱠᱨᱤ ᱠᱚ ᱧᱟᱢ ᱟᱠᱟᱫ ᱚᱱᱠᱟ ᱜᱮ ᱯᱷᱮᱠ ᱢᱟᱱᱮ ᱥᱟᱱᱛᱟᱲ ᱠᱟᱱᱟᱭ ᱢᱮᱱᱛᱮ ᱯᱚᱨᱤᱪᱚᱭᱮ ᱮᱢ ᱮᱫᱟ ᱟᱨ ᱤᱭᱩᱴᱩᱵᱽ ᱪᱟᱞᱟᱜ ᱠᱟᱱᱟ ᱟᱨ ᱵᱟᱹᱲᱤᱡ ᱵᱟᱹᱲᱤᱡ ᱵᱷᱟᱥᱟᱭ ᱨᱚᱲᱮᱫ ᱠᱟᱱᱟ ᱟᱫᱚ ᱚᱱᱟᱛᱮ ᱥᱟᱵᱫᱷᱟᱱ ᱟᱵᱚᱣᱟᱜ ᱠᱟᱛᱷᱟ ᱠᱚᱫᱚ ᱮᱴᱟᱜ ᱠᱚᱴᱷᱮᱱ ᱟᱞᱚ ᱵᱚᱱ ᱥᱮᱭᱟᱨ ᱢᱟ ᱟᱨ ᱡᱟᱦᱟᱸᱭ ᱡᱩᱫᱤ ᱵᱚᱱ ᱧᱟᱢ ᱛᱤᱭᱳᱜ ᱞᱮᱠᱚ ᱠᱷᱟᱱ ᱩᱱᱠᱩ ᱫᱚ ᱵᱮᱥ ᱢᱚᱛᱚ ᱥᱟᱡᱟ ᱵᱚᱱ ᱮᱢᱟ ᱠᱚᱢᱟ ᱡᱟᱛᱮ ᱜᱷᱩᱨᱤᱭᱟᱹ ᱟᱵᱚᱣᱟᱜ ᱵᱷᱟᱥᱟ ᱪᱮᱛᱟᱱ ᱨᱮ ᱢᱤᱫᱴᱮᱱ ᱵᱟᱹᱲᱤᱡ ᱥᱚᱵᱽᱫᱚ ᱟᱞᱚᱭ ᱟᱲᱟᱜ ᱫᱟᱲᱮᱭᱟᱜ ᱥᱮ ᱟᱞᱚᱭ ᱚᱵᱚᱦᱮᱞᱟ ᱫᱟᱲᱮᱭᱟᱜ᱾ ᱢᱟ ᱛᱚᱵᱮ ᱥᱟᱱᱟᱢ ᱜᱟᱛᱮ ᱠᱚ ᱡᱚᱦᱟᱨ ᱡᱚᱦᱟᱨ᱾